ᱠᱟᱱᱟ ᱛᱮ ᱤᱧ ᱛᱟᱭᱚᱢ ᱛᱮ ᱱᱚᱜᱼᱚᱭ ᱪᱮᱫ ᱞᱮᱠᱟᱱ ᱰᱟᱦᱟᱨ ᱠᱟᱱᱟ ᱢᱮᱛᱟᱜ ᱢᱮ ᱤᱧ ᱜᱟᱡᱟᱲ ᱜᱟᱡᱟᱲ ᱛᱮ ᱤᱧᱟᱹᱜ ᱜᱟᱹᱰᱤ ᱛᱮᱦᱮᱧ ᱪᱟᱹᱞᱩᱭᱮᱫᱟ ᱛᱚ ᱧᱮᱞ ᱛᱟᱲ ᱧᱮᱞ ᱛᱟᱵᱚᱱ ᱯᱮ ᱱᱚᱣᱟ ᱛᱮᱦᱮᱧᱟᱜ ᱵᱞᱚᱜ ᱨᱮ ᱟᱯᱮ ᱟᱹᱰᱤ ᱢᱟᱡᱟ ᱯᱮ ᱵᱩᱡᱷᱟᱹᱣᱟ ᱤᱧ ᱦᱚᱸ ᱵᱟᱹᱧ ᱦᱩᱫᱤᱥ ᱠᱟᱜ ᱠᱟᱱᱟ ᱡᱮ ᱛᱮᱦᱮᱧ ᱱᱚᱝᱠᱟᱱ ᱰᱟᱦᱟᱨ ᱨᱮ ᱤᱧ ᱜᱟᱹᱰᱤᱧ ᱪᱟᱞᱟᱣ ᱠᱟᱜᱼᱟ ᱢᱮᱱᱠᱷᱟᱱ ᱪᱮᱫ ᱮᱢ ᱢᱮᱱᱟ ᱱᱚᱝᱠᱟᱱ ᱰᱟᱦᱟᱨ ᱦᱚᱸ ᱧᱮᱞ ᱦᱩᱭᱩᱜ ᱠᱟᱱᱟ

ᱪᱮᱫ ᱞᱮᱠᱟᱱ ᱰᱟᱦᱟᱨ ᱠᱟᱱᱟ ᱢᱮᱛᱟᱜ ᱢᱮ ᱤᱧ ᱜᱟᱡᱟᱲ ᱜᱟᱡᱟᱲ ᱛᱮ ᱤᱧᱟᱹᱜ ᱜᱟᱹᱰᱤ ᱛᱮᱦᱮᱧ ᱪᱟᱹᱞᱩ ᱠᱮᱫᱟ ᱛᱚ ᱧᱮᱞ ᱛᱟᱲ ᱧᱮᱞ ᱛᱟᱵᱚᱱ ᱯᱮ ᱱᱚᱣᱟ ᱛᱮᱦᱮᱧᱟᱜ ᱵᱞᱚᱜ ᱨᱮ ᱟᱯᱮ ᱟᱹᱰᱤ ᱢᱟᱡᱟ ᱯᱮ ᱵᱩᱡᱷᱟᱹᱣᱟ ᱤᱧ ᱦᱚᱸ ᱵᱟᱹᱧ ᱦᱩᱫᱤᱥ ᱠᱟᱜ ᱛᱟᱦᱮᱱᱟ ᱡᱮ ᱛᱮᱦᱮᱧ ᱱᱚᱝᱠᱟᱱ ᱰᱟᱦᱟᱨ ᱨᱮ ᱤᱧ ᱜᱟᱹᱰᱤᱧ ᱪᱟᱞᱟᱣ ᱵᱟᱲᱟᱜᱼᱟ ᱢᱮᱱᱠᱷᱟᱱ ᱪᱮᱫ ᱮᱢ ᱢᱮᱱᱟ ᱱᱚᱝᱠᱟᱱ ᱰᱟᱦᱟᱨ ᱦᱚᱸ ᱧᱮᱞ ᱦᱩᱭᱩᱜ ᱠᱟᱱᱟ ᱧᱮᱞ ᱛᱟᱵᱚᱱ ᱯᱮ ᱞᱟᱦᱟ ᱥᱮᱫ ᱰᱟᱦᱟᱨᱤᱧ ᱫᱮᱠᱷᱟᱣ ᱟᱵᱚᱱ ᱠᱟᱱᱟ ᱟᱯᱮ ᱧᱮᱞ ᱛᱟᱵᱚᱱ ᱯᱮ ᱱᱚᱣᱟ ᱰᱟᱦᱟᱨ ᱴᱷᱤᱠ ᱜᱮᱭᱟ ᱱᱚᱝᱠᱟᱱ ᱡᱟᱭᱜᱟ ᱟᱯᱮ ᱡᱟᱦᱟᱸ ᱛᱤᱥ ᱯᱮ ᱦᱮᱡ ᱠᱟᱱ ᱛᱟᱵᱚᱱ ᱠᱷᱟᱱ ᱡᱟᱹᱨᱩᱲ ᱠᱚᱢᱮᱱᱴ ᱨᱮ ᱞᱟᱹᱭ ᱛᱟᱵᱚᱱ ᱯᱮ ᱢᱮᱱᱠᱷᱟᱱ ᱤᱧ ᱯᱮᱦᱞᱮ ᱵᱟᱨ ᱛᱮᱦᱮᱧ ᱤᱧ ᱦᱤᱡᱩᱜ ᱠᱟᱱ ᱛᱟᱵᱚᱱᱟ ᱟᱨ ᱱᱚᱜᱼᱚᱭ ᱧᱮᱞ ᱡᱚᱝ ᱠᱟᱱᱟ ᱱᱚᱝᱠᱟᱱ ᱰᱟᱦᱟᱨ ᱢᱮᱱᱠᱷᱟᱱ ᱡᱟᱦᱟᱱ ᱰᱟᱦᱟᱨ ᱨᱮ ᱡᱟᱦᱟᱱ ᱚᱥᱩᱵᱤᱫᱷᱟ ᱵᱟᱹᱱᱩᱜᱼᱟ ᱟᱹᱰᱤ ᱢᱚᱡᱽ ᱜᱮᱭᱟ ᱫᱟᱜ ᱠᱚᱛᱮ ᱵᱟᱝ ᱞᱚᱥᱚᱫ ᱠᱟᱱᱛᱮ ᱡᱟᱦᱟᱱᱟᱜ ᱯᱨᱚᱵᱞᱮᱢ ᱵᱟᱹᱱᱩᱜᱼᱟ ᱢᱚᱡᱽ ᱜᱮ ᱜᱟᱹᱰᱤ ᱪᱟᱞᱟᱜ ᱠᱟᱱᱟ ᱟᱨ ᱧᱮᱞ ᱛᱟᱵᱚᱱ ᱯᱮ ᱱᱚᱝᱠᱟ ᱮᱠᱫᱚᱢ ᱯᱩᱨᱟ ᱤᱭᱟᱹ ᱜᱮᱭᱟ ᱢᱟᱱᱮ ᱠᱮᱴᱮᱡ ᱜᱮᱭᱟ ᱚᱛ ᱫᱚ ᱡᱟᱦᱟᱱ ᱜᱟᱰᱞᱟᱜ ᱜᱩᱰᱞᱩ ᱦᱚᱸ ᱵᱟᱹᱱᱩᱜᱼᱟ ᱚᱱᱟᱛᱮ ᱡᱟᱦᱟᱱ ᱪᱟᱞᱟᱣ ᱨᱮᱭᱟᱜ ᱚᱥᱩᱵᱤᱫᱷᱟ ᱵᱟᱹᱱᱩᱜᱼᱟ

ᱟᱨ ᱱᱤᱛᱚᱜ ᱫᱚ ᱟᱯᱮ ᱯᱮ ᱧᱮᱞ ᱫᱟᱲᱮᱭᱟᱜ ᱠᱟᱱ ᱛᱟᱵᱚᱱᱟ ᱡᱟᱦᱟᱸ ᱫᱚ ᱜᱚᱥᱟᱭᱜᱟᱸᱣ ᱴᱩ ᱰᱤᱝᱰᱤᱝᱟ ᱨᱳᱰ ᱢᱮᱱᱟᱜ ᱵᱤᱨ ᱛᱟᱞᱟᱛᱮ ᱡᱟᱦᱟᱸ ᱫᱚ ᱚᱱᱟ ᱰᱟᱦᱟᱨ ᱛᱮ ᱱᱤᱛᱚᱜ ᱤᱧ ᱪᱟᱞᱟᱜ ᱠᱟᱱ ᱛᱟᱵᱚᱱᱟ ᱰᱤᱝᱰᱤᱝᱟ ᱵᱟᱡᱟᱨ ᱛᱮ ᱰᱟᱦᱟᱨ ᱠᱚᱫᱚ ᱱᱚᱝᱠᱟ ᱧᱮᱞ ᱛᱟᱵᱚᱱ ᱯᱮ ᱟᱫᱚᱧ ᱢᱮᱱᱟ ᱡᱟᱦᱟᱸᱭ ᱠᱚ ᱡᱩᱫᱤ ᱱᱚᱣᱟ ᱪᱮᱱᱮᱞ ᱨᱮᱯᱮ ᱱᱟᱣᱟ ᱜᱮᱛᱟ ᱵᱚᱱᱟ ᱛᱟᱦᱚᱞᱮ ᱱᱚᱣᱟ ᱵᱷᱤᱰᱤᱭᱳ ᱧᱮᱞ ᱠᱟᱛᱮ ᱟᱯᱮ ᱡᱟᱹᱨᱩᱲ ᱠᱩᱥᱤ ᱯᱮ ᱵᱩᱡᱷᱟᱹᱣ ᱠᱟᱜ ᱛᱟᱵᱚᱱᱟ ᱚᱱᱟ ᱠᱷᱟᱹᱛᱤᱨ ᱛᱮᱧ ᱢᱮᱱᱟ ᱟᱯᱮ ᱱᱚᱣᱟ ᱡᱟᱹᱨᱩᱲ ᱞᱟᱭᱤᱠ ᱟᱨ ᱥᱟᱵᱥᱠᱨᱟᱭᱤᱵ ᱛᱟᱵᱚᱱ ᱯᱮ ᱟᱨ ᱟᱯᱮ ᱨᱮᱱ ᱜᱟᱛᱮ ᱠᱚᱴᱷᱮ ᱥᱮᱭᱟᱨ ᱛᱟᱵᱚᱱ ᱯᱮ ᱱᱚᱝᱠᱟ ᱡᱟᱦᱟᱸ ᱛᱤᱥ ᱵᱞᱚᱜ ᱵᱷᱤᱰᱤᱭᱳ ᱫᱮᱠᱷᱟᱣ ᱠᱚ ᱞᱟᱹᱜᱤᱫ ᱥᱮ ᱧᱮᱞ ᱞᱟᱹᱜᱤᱫ ᱛᱮ ᱪᱮᱫᱟᱜ ᱥᱮ ᱱᱚᱝᱠᱟ ᱜᱮ ᱟᱹᱰᱤ ᱢᱚᱡᱽ ᱢᱚᱡᱽ ᱱᱚᱣᱟ ᱪᱮᱱᱮᱞ ᱨᱮ ᱵᱞᱚᱜ ᱵᱷᱤᱰᱤᱭᱳᱧ ᱵᱮᱱᱟᱣ ᱟᱹᱜᱩᱭ ᱛᱟᱵᱚᱱ ᱜᱮᱭᱟ ᱤᱧ ᱟᱨ ᱤᱠᱟᱹᱧ ᱠᱷᱚᱡᱚᱜ ᱠᱟᱱᱟ ᱟᱭᱢᱟ ᱫᱤᱱ ᱠᱷᱚᱱ ᱱᱚᱝᱠᱟ ᱜᱮ ᱱᱚᱣᱟ ᱪᱮᱱᱮᱞ ᱨᱮ ᱵᱞᱚᱜ ᱵᱷᱤᱰᱤᱭᱳ ᱵᱟᱹᱧ ᱟᱯᱞᱳᱰ ᱠᱟᱜ ᱛᱟᱵᱚᱱᱟ ᱥᱮ ᱵᱟᱹᱧ ᱵᱮᱱᱟᱣ ᱠᱟᱜ ᱛᱟᱵᱚᱱᱟ ᱚᱱᱟ ᱠᱷᱟᱹᱛᱤᱨ ᱛᱮ ᱤᱠᱟᱹᱧ ᱠᱷᱚᱡᱚᱜ ᱠᱟᱱᱟ ᱢᱮᱱᱠᱷᱟᱱ ᱤᱧ ᱢᱤᱫᱴᱮᱡ ᱥᱟᱱᱛᱟᱞᱤ ᱵᱞᱚᱜᱟᱨ ᱠᱟᱱ ᱛᱟᱵᱚᱱᱟᱹᱧ ᱟᱯᱮ ᱩᱨᱩᱢ ᱠᱟᱹᱧ ᱯᱮ ᱟᱨ ᱡᱟᱦᱟᱸ ᱛᱤᱱ ᱥᱚᱢᱚᱭ ᱨᱮᱜᱮ ᱤᱧᱟᱹᱜ ᱵᱷᱤᱰᱤᱭᱳ ᱦᱤᱡᱩᱜᱼᱟ ᱟᱫᱚ ᱟᱹᱰᱤ ᱛᱟᱢᱟᱢ ᱵᱷᱤᱰᱤᱭᱳ ᱦᱤᱡᱩᱜ ᱛᱟᱵᱚᱱᱟ ᱟᱫᱚ ᱟᱭᱢᱟ ᱫᱤᱱ ᱠᱷᱚᱱ ᱢᱟᱱᱮ